ᱢᱟᱹᱱᱢᱤ ᱪᱤᱱᱛᱮ ᱩᱨᱩᱢ ᱦᱚᱫᱚᱜ ᱢᱮ᱾ ᱜᱩᱭᱩᱨ ᱜᱩᱭᱩᱨ ᱦᱚᱲ ᱠᱚ ᱛᱟᱭᱚᱢ ᱛᱟᱲᱟᱢ ᱵᱟᱹᱜᱤ ᱢᱮ᱾ ᱛᱮᱦᱮᱧᱟᱜ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ᱾ ᱤᱧ ᱦᱚᱸ ᱟᱨ ᱢᱤᱫ ᱱᱟᱣᱟ ᱵᱷᱤᱰᱤᱭᱳ ᱟᱛᱮᱧ ᱥᱮᱴᱮᱨ ᱟᱠᱟᱱᱟ᱾ ᱛᱮᱦᱮᱧ ᱫᱚ ᱟᱯᱮ ᱠᱚ ᱥᱟᱢᱟᱝ ᱨᱮ ᱱᱚᱝᱠᱟᱱ ᱢᱤᱫ ᱢᱟᱹᱱᱟᱱ ᱜᱚᱢᱠᱮᱭᱟᱜ ᱠᱟᱛᱷᱟᱧ ᱞᱟᱹᱭᱟ᱾ ᱡᱟᱦᱟᱸᱭᱟᱜ ᱚᱥᱟᱢᱵᱷᱮᱲ ᱠᱟᱹᱢᱤ ᱥᱟᱱᱟᱢ ᱯᱟᱦᱴᱟ ᱜᱮ ᱥᱟᱨ ᱥᱟᱫᱽᱞᱮ ᱟᱠᱟᱱᱟ᱾ ᱢᱮᱱ ᱫᱚ ᱥᱮᱨᱮᱧ ᱠᱟᱹᱨᱤᱜᱚᱞ, ᱚᱱᱚᱬᱦᱤᱭᱟᱹ, ᱜᱟᱢᱟᱢᱤᱭᱟᱹ, ᱜᱟᱭᱟᱱ ᱵᱟᱰᱚᱦᱤ, ᱥᱟᱶᱛᱟ ᱥᱩᱥᱟᱹᱨᱤᱭᱟᱹ, ᱥᱟᱱᱟᱢᱟᱜ ᱠᱟᱹᱢᱤ ᱨᱮᱜᱮ ᱟᱭᱟᱜ ᱢᱚᱱᱮ ᱦᱚᱲᱢᱚᱭ ᱟᱞᱟᱭ ᱟᱠᱟᱫᱟ᱾ ᱩᱱᱤ ᱫᱚ ᱚᱠᱚᱭ ᱦᱚᱸ ᱵᱟᱝ, ᱯᱚᱫᱚᱥᱨᱤ ᱥᱤᱨᱯᱟᱹ ᱦᱟᱢᱮᱴᱤᱭᱟᱹ ᱢᱟᱱᱚᱛᱟᱱ ᱠᱷᱮᱨᱣᱟᱞ ᱥᱚᱨᱮᱱ ᱜᱚᱢᱠᱮ᱾ ᱱᱚᱣᱟ ᱫᱚ ᱟᱭᱟᱜ ᱵᱟᱦᱱᱟ ᱧᱩᱛᱩᱢ ᱠᱟᱱ ᱛᱟᱭᱟ, ᱟᱥᱚᱞ ᱧᱩᱛᱩᱢ ᱫᱚ ᱠᱟᱞᱤᱯᱚᱫᱚ ᱥᱚᱨᱮᱱ᱾ ᱩᱱᱤᱭᱟᱜ ᱡᱟᱱᱟᱢ ᱫᱚ ᱩᱱᱤᱥᱥᱚ ᱥᱟᱛᱟᱱᱱᱚ ᱥᱟᱞ ᱨᱮᱭᱟᱜ ᱱᱚᱭᱮᱭ ᱰᱤᱥᱮᱢᱵᱚᱨ᱾ ᱟᱛᱳ ᱛᱟᱭ ᱫᱚ ᱯᱚᱪᱷᱤᱢ ᱵᱟᱝᱞᱟ ᱯᱚᱱᱚᱛ ᱨᱮᱭᱟᱜ ᱱᱤᱛ ᱡᱷᱟᱜᱽᱜᱨᱟᱢ ᱡᱮᱞᱟ ᱨᱮ ᱢᱮᱱᱟᱜ ᱵᱤᱱᱯᱩᱨ ᱛᱷᱟᱱᱟ ᱨᱮᱭᱟᱜ ᱨᱚᱜᱷᱩᱱᱟᱛᱷᱯᱩᱨ ᱟᱛᱳ ᱨᱮ᱾ ᱩᱱᱤᱭᱟᱜ ᱟᱭᱢᱟ ᱫᱟᱢᱟᱱ ᱯᱩᱛᱷᱤ ᱠᱚ ᱢᱩᱫᱽ ᱨᱮ ᱠᱤᱪᱷᱩ ᱜᱟᱱ ᱫᱚ ᱦᱳᱭᱳᱜ ᱠᱟᱱᱟ ᱠᱷᱮᱨᱣᱟᱞ ᱠᱚ ᱫᱤᱥᱟᱹ ᱠᱟᱛᱮ, ᱛᱷᱟᱹᱨᱤ ᱫᱟᱠᱟ ᱨᱮ ᱢᱮᱫ ᱫᱟᱜ, ᱪᱮᱫ ᱨᱮ ᱪᱤᱠᱟᱹᱭᱮᱱᱟ, ᱠᱷᱮᱨᱣᱟᱞ ᱟᱲᱟᱝ, ᱥᱮᱨᱮᱧ ᱟᱠᱷᱲᱟ ᱨᱮ ᱠᱷᱮᱨᱣᱟᱞ ᱮᱢᱟᱱ ᱮᱢᱟᱱ᱾ ᱢᱟᱱᱚᱛᱟᱱ ᱠᱷᱮᱨᱣᱟᱞ ᱥᱚᱨᱮᱱ ᱜᱚᱢᱠᱮᱭᱟᱜ ᱢᱤᱫ ᱚᱱᱚᱬᱦᱮ ᱩᱨᱩᱢᱚᱜ ᱢᱮ ᱞᱟᱹᱭ ᱟᱸᱡᱚᱢ ᱟᱵᱚᱱ ᱠᱟᱱᱟ᱾ ᱱᱚᱣᱟ ᱚᱱᱚᱬᱦᱮᱫ ᱫᱚ ᱥᱟᱱᱛᱟᱞᱤ ᱥᱟᱵᱽᱡᱮᱠᱴ ᱨᱮᱭᱟᱜ ᱱᱟᱭᱤᱱ ᱠᱞᱟᱥ ᱨᱮ ᱥᱮᱞᱮᱫ ᱢᱮᱱᱟᱜᱼᱟ᱾ ᱚᱱᱚᱬᱦᱮᱫ ᱩᱨᱩᱢᱚᱜ ᱢᱮ ᱚᱱᱚᱬᱦᱤᱭᱟᱹ ᱢᱟᱱᱚᱛᱟᱱ ᱠᱷᱮᱨᱣᱟᱞ ᱥᱚᱨᱮᱱ ᱩᱨᱩᱢ ᱩᱨᱩᱢ ᱩᱨᱩᱢᱚᱜ ᱢᱮ ᱢᱟᱹᱱᱢᱤ ᱪᱤᱱᱛᱮ ᱟᱢ ᱜᱩᱭᱩᱨ ᱜᱩᱭᱩᱨ ᱦᱚᱲ ᱠᱚ ᱛᱟᱭᱚᱢ ᱪᱟᱜ ᱫᱚ ᱛᱟᱲᱟ ᱢᱟᱢ᱾ ᱠᱟᱴᱟᱵ ᱠᱟᱴᱟᱵ ᱥᱟᱫᱚᱢ ᱞᱮᱠᱟ ᱠᱟᱢᱥᱟᱣ ᱦᱚᱫᱚᱜ ᱢᱮ ᱞᱟᱯᱟᱥ ᱞᱟᱯᱟᱥ ᱥᱮᱛᱟ ᱞᱮᱠᱟ ᱩᱨᱩᱢ ᱵᱟᱹᱜᱤ ᱢᱮ᱾ ᱫᱳᱢᱮᱞ ᱫᱳᱢᱮᱞ ᱚᱞᱚᱜ ᱥᱮᱬᱟ ᱥᱮᱞᱮᱫ ᱦᱚᱫᱚᱜ ᱢᱮ ᱥᱳᱜᱳᱲ ᱥᱳᱜᱳᱲ ᱦᱚᱲ ᱞᱮᱠᱟᱛᱮ ᱞᱮᱠᱷᱟ ᱦᱚᱫᱚᱜ ᱢᱮ ᱪᱟᱰᱟᱨ ᱪᱳᱰᱳᱨ ᱯᱤᱞᱪᱩ ᱨᱟᱥᱟ ᱥᱤᱲᱩᱵ ᱵᱟᱹᱜᱤ ᱢᱮ ᱱᱟᱯᱟᱭ ᱱᱟᱯᱟᱭ ᱦᱚᱲ ᱠᱚ ᱛᱟᱞᱟ ᱫᱩᱲᱩᱵ ᱥᱮᱬᱟᱭ ᱢᱮ᱾ ᱴᱷᱤᱠᱟᱹ ᱴᱷᱤᱠᱟᱹ ᱴᱷᱟᱹᱣᱠᱟᱹ ᱠᱟᱛᱮᱫ ᱞᱟᱦᱟ ᱦᱚᱫᱚᱜ ᱢᱮ᱾ ᱵᱚᱭᱦᱟ ᱵᱚᱭᱦᱟ ᱠᱩᱯᱩᱞᱤ ᱠᱟᱛᱮᱫ ᱜᱟᱛᱮ ᱦᱚᱫᱚᱜ ᱢᱮ᱾ ᱯᱤᱲᱤᱛ ᱯᱤᱲᱤᱛ ᱥᱟᱶᱛᱟ ᱟᱢᱟᱜ ᱪᱟᱪᱚ ᱦᱟᱨᱟᱭ ᱢᱮ᱾ ᱡᱤᱲᱤᱫ ᱡᱤᱲᱤᱫ ᱢᱟᱹᱱ ᱫᱚ ᱟᱢᱟᱜ ᱪᱟᱪᱚ ᱦᱟᱨᱟᱭ ᱢᱮ᱾ ᱩᱨᱩᱢ ᱩᱨᱩᱢ᱾ ᱢᱟᱹᱱᱢᱤ ᱪᱤᱱᱛᱮ ᱩᱨᱩᱢ ᱦᱚᱫᱚᱜ ᱢᱮ᱾ ᱜᱩᱭᱩᱨ ᱜᱩᱭᱩᱨ ᱦᱚᱲ ᱠᱚ ᱛᱟᱭᱚᱢ ᱛᱟᱲᱟᱢ ᱵᱟᱹᱜᱤ ᱢᱮ᱾ ᱡᱚᱦᱟᱨ᱾